ᱱᱚᱜᱼᱚᱭ ᱯᱮ ᱧᱮᱞ ᱫᱟᱲᱮᱭᱟᱜ ᱠᱟᱱ ᱱᱚᱣᱟ ᱫᱚ ᱵᱳᱴᱤᱝ ᱠᱟᱱᱟ ᱱᱚᱸᱰᱮ ᱫᱚᱠᱚ ᱵᱳᱴᱤᱝᱚᱜᱼᱟ ᱱᱩᱠᱩ ᱱᱚᱸᱰᱮ ᱠᱚ ᱵᱳᱴᱤᱝᱚᱜ ᱞᱟᱹᱜᱤᱫ ᱠᱚ ᱫᱮᱡᱚᱜ ᱞᱟᱹᱜᱤᱫ ᱱᱩᱠᱩ ᱯᱮ ᱧᱮᱞ ᱫᱟᱲᱮ ᱠᱚ ᱱᱩᱠᱩ ᱠᱚ ᱵᱳᱴᱤᱝᱚᱜ ᱠᱟᱱᱟ ᱤᱧ ᱢᱟ ᱱᱩᱠᱩ ᱧᱮᱞᱛᱮ ᱵᱚᱛᱚᱨ ᱜᱤᱧ ᱧᱮᱞᱮᱫ ᱠᱚ ᱠᱟᱹᱴᱤᱡ ᱠᱟᱹᱴᱤᱡ ᱜᱤᱫᱽᱨᱟᱹ ᱠᱚ ᱫᱮᱡ ᱠᱟᱜ ᱠᱚᱣᱟ ᱩᱱᱠᱩ ᱦᱟᱭ ᱨᱮ ᱵᱟᱵᱟ ᱪᱤᱠᱟᱛᱮ ᱵᱟᱠᱚ ᱵᱚᱛᱚᱨᱚᱜ ᱠᱟᱱᱟ ᱚᱱᱮ ᱜᱩᱰ ᱤᱵᱷᱤᱱᱤᱝ ᱜᱟᱛᱮ ᱠᱚ ᱡᱚᱛᱚ ᱠᱚ ᱡᱚᱦᱟᱨ ᱪᱮᱫ ᱞᱮᱠᱟ ᱢᱮᱱᱟᱜ ᱵᱟᱲᱟ ᱯᱮᱭᱟ ᱟᱥᱚᱜ ᱠᱟᱹᱱᱟᱹᱧ ᱡᱚᱛᱚ ᱦᱚᱲ ᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱜᱮᱭᱟ ᱟᱨ ᱱᱤᱛᱚᱜ ᱫᱚ ᱟᱹᱭᱩᱵ ᱵᱮᱞᱟ ᱠᱟᱱᱟ ᱟᱫᱚ ᱱᱤᱛᱚᱜ ᱢᱤᱫ ᱜᱷᱟᱹᱲᱤᱡ ᱟᱞᱮ ᱚᱠᱟ ᱴᱷᱮᱱ ᱞᱮ ᱛᱟᱦᱮᱱ ᱠᱟᱱ ᱤᱱᱟᱹ ᱵᱟᱜᱟᱱ ᱨᱮᱜᱮ ᱢᱤᱫᱴᱮᱱ ᱯᱟᱨᱠ ᱢᱮᱱᱟᱜᱼᱟ ᱟᱫᱚ ᱚᱱᱟ ᱯᱟᱨᱠ ᱨᱮᱜᱮ ᱢᱤᱫ ᱜᱷᱟᱹᱲᱤᱡ ᱫᱟᱬᱟ ᱵᱟᱲᱟᱭ ᱞᱮ ᱪᱟᱞᱟᱜ ᱠᱟᱱᱟ ᱴᱷᱤᱠ ᱜᱮ ᱛᱚᱵᱮ ᱫᱮᱞᱟ ᱢᱚᱦᱰᱟ ᱦᱩᱭ ᱞᱮᱱ ᱜᱮ ᱟᱨ ᱦᱟᱸᱜ ᱚᱸᱰᱮᱱᱟᱜ ᱯᱟᱨᱠ ᱵᱚᱱ ᱧᱮᱞᱟ ᱴᱷᱤᱠ ᱜᱮ ᱛᱚᱵᱮ ᱫᱮᱞᱟ ᱱᱤᱛᱚᱜ ᱫᱚ ᱢᱚᱱᱰᱟ ᱦᱩᱭ ᱠᱟᱱᱟ ᱪᱟᱞᱟᱜ ᱦᱩᱭᱩᱜ ᱠᱟᱱᱟ ᱯᱮ ᱧᱮᱞ ᱫᱟᱲᱮᱭᱟᱜ ᱠᱟᱱ ᱨᱳᱰ ᱟᱲᱮ ᱨᱮ ᱱᱚᱜᱼᱚᱭ ᱟᱹᱰᱤ ᱢᱚᱡᱽ ᱢᱚᱡᱽ ᱱᱚᱜᱼᱚᱭ ᱠᱟᱞᱤᱝ ᱟᱨ ᱱᱚᱜᱼᱚᱭ ᱟᱹᱰᱤ ᱪᱮᱨᱦᱟ ᱧᱮᱞᱚᱜ ᱠᱟᱱᱟ ᱛᱮᱫᱚ ᱞᱮ ᱵᱚᱞᱚᱭᱮᱱᱟ ᱟᱨ ᱱᱚᱜᱼᱚ ᱱᱚᱝᱠᱟᱛᱮ ᱜᱟᱹᱰᱤ ᱟᱨ ᱱᱩᱠᱩ ᱦᱚᱸᱠᱚ ᱪᱟᱞᱟᱜ ᱠᱟᱱᱟ ᱯᱟᱨᱠ ᱛᱮᱜᱮ ᱫᱟᱬᱟ ᱵᱟᱲᱟᱭ ᱱᱩᱠᱩ ᱦᱚᱸ ᱴᱳᱴᱳ ᱨᱮ ᱢᱤᱫ ᱴᱳᱴᱳ ᱢᱮᱱᱟᱜ ᱠᱚᱣᱟ ᱟᱨ ᱱᱚᱜᱼᱚᱭ ᱯᱮ ᱧᱮᱞ ᱫᱟᱲᱮᱭᱟᱜ ᱠᱟᱱ ᱱᱚᱜᱼᱚ ᱱᱚᱸᱰᱮ ᱦᱚᱸ ᱠᱟᱨ ᱠᱚ ᱱᱚᱜᱼᱚᱭ ᱢᱤᱫᱴᱮᱡ ᱟᱨ ᱱᱚᱜᱼᱚ ᱱᱚᱸᱰᱮ ᱫᱚ ᱯᱟᱨᱠ ᱨᱮᱭᱟᱜ ᱠᱮᱱᱴᱤᱱ ᱠᱟᱱᱟ ᱱᱚᱜᱼᱚ ᱱᱚᱸᱰᱮ ᱫᱚ ᱱᱚᱜᱼᱚᱭ ᱯᱮ ᱧᱮᱞ ᱫᱟᱲᱮᱭᱟᱜ ᱠᱟᱱᱟ ᱯᱟᱨᱠ ᱵᱷᱤᱛᱨᱤ ᱨᱮ ᱱᱚᱜᱼᱚᱭ ᱱᱚᱰᱮ ᱫᱚ ᱜᱷᱟᱥ ᱫᱚᱠᱚ ᱜᱮᱫ ᱯᱩᱴᱩᱨ ᱠᱟᱫᱟ ᱢᱚᱛᱞᱚᱵ ᱜᱮᱫ ᱥᱟᱯᱷᱟ ᱠᱟᱜ ᱠᱚ ᱜᱷᱟᱥ ᱫᱚ ᱱᱚᱜᱼᱚᱭ ᱛᱮᱦᱮᱧ ᱜᱮ ᱯᱟᱥᱮᱡ ᱠᱚ ᱜᱮᱫ ᱠᱟᱫᱟ ᱱᱚᱜᱼᱚᱭ ᱟᱨ ᱟᱹᱰᱤ ᱢᱚᱡᱽ ᱵᱟᱦᱟ ᱵᱟᱲᱟ ᱠᱟᱱᱟ ᱵᱷᱤᱛᱨᱤ ᱫᱚ ᱞᱟᱹᱴᱩ ᱞᱟᱹᱴᱩ ᱜᱷᱟᱥ ᱛᱟᱦᱮᱸ ᱠᱟᱱᱟ ᱟᱫᱚ ᱠᱚ ᱜᱮᱫ ᱥᱟᱯᱷᱟ ᱠᱟᱜ ᱠᱚ ᱧᱮᱞ ᱫᱟᱲᱮᱭᱟᱜ ᱠᱟᱱ ᱱᱚᱣᱟ ᱫᱚ ᱵᱳᱴᱤᱝ ᱠᱟᱱᱟ ᱱᱚᱸᱰᱮ ᱫᱚᱠᱚ ᱵᱳᱴᱤᱝ ᱚᱜᱼᱟ ᱱᱩᱠᱩ ᱱᱚᱸᱰᱮ ᱠᱚ ᱵᱳᱴᱤᱝ ᱚᱜ ᱞᱟᱹᱜᱤᱫ ᱠᱚ ᱫᱮᱡᱚᱜ ᱞᱟᱹᱜᱤᱫ ᱟᱨ ᱦᱟᱱᱮ ᱦᱟᱱᱠᱟ ᱛᱮᱯᱮ ᱧᱮᱞ ᱫᱟᱲᱮᱭᱟᱜ ᱠᱟᱱᱟ ᱦᱟᱱᱮ ᱟᱹᱰᱤ ᱢᱟᱨᱟᱝ ᱛᱮ ᱢᱮᱱᱟᱜᱼᱟ ᱱᱚᱣᱟ ᱫᱚ ᱮᱠᱫᱚᱢ ᱵᱳᱴᱤᱝ ᱞᱟᱹᱜᱤᱫ ᱜᱮ ᱜᱟᱹᱰᱭᱟᱹ ᱠᱚ ᱵᱮᱱᱟᱣ ᱠᱟᱫᱟ ᱱᱚᱣᱟ ᱫᱚ ᱱᱚᱜᱼᱚᱭ ᱯᱮ ᱧᱮᱞ ᱫᱟᱲᱮᱭᱟᱜ ᱠᱟᱱᱟ ᱟᱨ ᱱᱚᱜᱼᱚ ᱱᱚᱝᱠᱟ ᱛᱮᱦᱚᱸ ᱢᱮᱱᱟᱜᱼᱟ ᱱᱚᱜᱼᱚ ᱱᱚᱸᱰᱮ ᱦᱚᱸ ᱦᱟᱱᱮ ᱦᱟᱱᱠᱟᱛᱮ ᱟᱫᱚ ᱟᱞᱮ ᱫᱚ ᱯᱟᱥᱮ ᱵᱟᱞᱮ ᱵᱳᱴᱤᱝᱚᱜᱼᱟ ᱵᱚᱛᱚᱨ ᱜᱮ ᱧᱮᱞᱚᱜ ᱠᱟᱱᱟ ᱠᱟᱡᱟᱠ ᱯᱮᱨᱮᱡ ᱠᱟᱱᱟ ᱫᱟᱜ ᱵᱚᱛᱚᱨ ᱜᱮ ᱵᱩᱡᱷᱟᱹᱜ ᱠᱟᱱᱟ ᱚᱱᱟᱛᱮ ᱵᱳᱴᱤᱝᱚᱜ ᱫᱚ ᱵᱟᱝ ᱥᱟᱱᱟᱭᱮᱫ ᱞᱮ ᱠᱟᱱᱟ ᱟᱨ ᱦᱟᱱᱮ ᱯᱮ ᱧᱮᱞ ᱫᱟᱲᱮᱭᱟᱜ ᱠᱟᱱ ᱫᱟᱜ ᱜᱟᱹᱰᱭᱟᱹ ᱪᱮᱛᱟᱱ ᱨᱮ ᱫᱟᱜ ᱪᱮᱛᱟᱱ ᱨᱮ ᱦᱟᱱᱰᱮ ᱨᱮᱥᱴᱩᱨᱮᱱᱴ ᱦᱟᱱᱰᱮ ᱚᱸᱰᱮ ᱪᱮᱛᱟᱱ ᱨᱮᱫᱚ ᱦᱳᱴᱮᱞ ᱠᱟᱱᱟ ᱨᱮᱥᱴᱩᱨᱮᱱᱴ ᱠᱚ ᱠᱟᱱᱟ ᱡᱚᱢᱟᱜ ᱠᱚᱠᱚ ᱟᱹᱠᱷᱨᱤᱧᱟ ᱦᱟᱱᱮ ᱯᱮ ᱧᱮᱞ ᱫᱟᱲᱮ ᱠᱚ ᱱᱩᱠᱩ ᱠᱚ ᱵᱳᱴᱤᱝᱚᱜ ᱠᱟᱱᱟ ᱤᱧ ᱢᱟ ᱱᱩᱠᱩ ᱧᱮᱞᱛᱮ ᱵᱚᱛᱚᱨ ᱜᱤᱧ ᱧᱮᱞᱮᱫ ᱠᱚ ᱠᱟᱹᱴᱤᱡ ᱠᱟᱹᱴᱤᱡ ᱜᱤᱫᱽᱨᱟᱹ ᱠᱚ ᱫᱮᱡ ᱠᱟᱜ ᱠᱚᱣᱟ ᱩᱱᱠᱩ ᱦᱟᱭ ᱨᱮ ᱵᱟᱵᱟ ᱪᱤᱠᱟᱛᱮ ᱵᱟᱠᱚ ᱵᱚᱛᱚᱨᱚᱜ ᱠᱟᱱᱟ ᱚᱱᱮ ᱦᱟᱭᱨᱮ ᱦᱟᱭᱨᱮ ᱟᱨ ᱦᱟᱸᱰᱮ ᱯᱮ ᱧᱮᱞ ᱫᱟᱲᱮᱭᱟᱜ ᱠᱟᱱ ᱵᱩᱡᱷᱟᱹᱣ ᱢᱮ ᱛᱤᱱᱟᱹᱜ ᱢᱟᱨᱟᱝ ᱛᱮ ᱢᱮᱱᱟᱜᱼᱟ ᱟᱨ ᱛᱤᱱᱟᱹᱜ ᱠᱟᱡᱟᱠ ᱫᱟᱜ ᱯᱮᱨᱮᱡ ᱠᱟᱱᱟ ᱵᱟᱯ ᱨᱮ ᱵᱟᱯ ᱦᱟᱭᱨᱮ ᱦᱟᱹᱠᱩ ᱦᱚᱸ ᱯᱟᱥᱮᱡ ᱢᱮᱱᱟᱜ ᱠᱚᱜᱮᱭᱟ ᱟᱯᱮ ᱧᱮᱞ ᱫᱟᱲᱮᱭᱟᱜ ᱠᱟᱱ ᱜᱟᱛᱮ ᱠᱚ ᱯᱩᱨᱟᱹ ᱜᱟᱡᱟᱲ ᱜᱮ ᱟᱨ ᱜᱟᱹᱰᱤ ᱟᱲᱮ ᱟᱲᱮ ᱛᱮ ᱟᱹᱰᱤ ᱢᱚᱡᱽ ᱢᱚᱡᱽ ᱫᱟᱨᱮ ᱠᱚ ᱦᱮᱱᱟᱜᱼᱟ ᱟᱨ ᱢᱟᱱᱮ ᱦᱟᱱᱠᱟ ᱛᱮᱠᱚ ᱵᱳᱴᱤᱝᱚᱜ ᱠᱟᱱᱟ ᱢᱟᱱᱮ ᱠᱚ ᱧᱮᱞᱚᱜ ᱠᱟᱱ ᱵᱚᱛᱚᱨ ᱜᱮ ᱩᱱᱠᱩ ᱜᱤᱫᱽᱨᱟᱹ ᱵᱟᱠᱚ ᱵᱚᱛᱚᱨᱚᱜ ᱠᱟᱱ ᱱᱚᱣᱟ ᱯᱟᱨᱠ ᱨᱮᱫᱚ ᱵᱚᱞᱮ ᱱᱤᱭᱟᱹ ᱠᱚᱨᱮ ᱫᱚ ᱟᱹᱰᱤ ᱟᱹᱰᱤ ᱛᱮᱫᱚ ᱮᱥᱠᱟᱨ ᱦᱚᱸ ᱵᱟᱢ ᱦᱮᱡ ᱫᱟᱲᱮᱭᱟᱜᱼᱟ ᱵᱚᱛᱚᱨ ᱜᱮ ᱜᱟᱡᱟᱲ ᱠᱟᱱ ᱜᱚᱴᱟ ᱜᱮ ᱜᱟᱡᱟᱲ ᱜᱮ ᱧᱮᱞᱚᱜ ᱠᱟᱱᱟ ᱱᱤᱭᱟᱹ ᱢᱚᱴᱚᱨ ᱥᱟᱭᱠᱮᱞ ᱵᱟᱞᱟ ᱦᱚᱸ ᱱᱤᱛᱚᱜ ᱫᱟᱲᱮᱭᱟᱜ ᱠᱟᱱ ᱟᱨ ᱦᱟᱸᱰᱮ ᱢᱤᱫᱴᱮᱡ ᱦᱟᱹᱠᱩᱭ ᱜᱚᱡ ᱠᱟᱱᱟ ᱩᱫᱩᱜ ᱯᱮ ᱠᱟᱹᱱᱟᱹᱧ ᱡᱩᱢ ᱠᱟᱛᱮ ᱩᱱᱤ ᱩᱱᱤ ᱚᱸᱰᱮ ᱦᱟᱹᱠᱩ ᱩᱱᱤ ᱢᱤᱫᱴᱮᱡ ᱦᱟᱹᱠᱩᱭ ᱜᱚᱡ ᱠᱟᱱᱟ ᱟᱹᱰᱤ ᱢᱚᱡᱽ ᱥᱤᱱ ᱟᱹᱰᱤ ᱪᱟᱯᱟᱣ ᱠᱟᱣᱫᱤᱧᱟ ᱱᱚᱣᱟ ᱵᱷᱤᱰᱤᱭᱳ ᱵᱮᱱᱟᱣ ᱪᱟᱠᱟᱨ ᱨᱮ ᱥᱟᱱᱟᱢ ᱠᱷᱚᱱ ᱛᱟᱭᱚᱢ ᱠᱟᱱᱟ ᱤᱧ ᱫᱚ ᱪᱟᱞᱟᱜ ᱠᱟᱹᱱᱟᱹᱧ ᱦᱟᱹᱱᱠᱩ ᱦᱟᱱᱛᱮ ᱨᱮ ᱥᱟᱯᱷᱟ ᱥᱟᱹᱯᱷᱤ ᱞᱟᱹᱜᱤᱫ ᱠᱚ ᱵᱚᱞᱚᱜᱼᱟ ᱠᱮ ᱟᱨ ᱦᱚᱲ ᱫᱚ ᱵᱟᱝ ᱯᱟᱵᱽᱞᱤᱠ ᱫᱚ ᱵᱚᱞᱮ ᱵᱟᱠᱚ ᱵᱚᱞᱚ ᱦᱚᱪᱚ ᱠᱚᱣᱟ ᱵᱷᱤᱛᱨᱤ ᱥᱮᱫ ᱫᱚ ᱩᱯᱮ ᱠᱟᱱᱟ ᱱᱚᱜᱼᱚᱭ ᱵᱷᱤᱛᱨᱤ ᱨᱮ ᱚᱱᱟ ᱡᱟᱞᱤ ᱵᱷᱤᱛᱨᱤ ᱨᱮᱜᱮ ᱱᱚᱜᱼᱚᱭ ᱟᱹᱰᱤ ᱢᱚᱡᱽ ᱵᱟᱦᱟᱣ ᱠᱟᱱᱟ ᱱᱚᱣᱟ ᱵᱷᱤᱛᱨᱤ ᱟᱹᱰᱤ ᱢᱚᱡᱽ ᱢᱚᱡᱽ ᱵᱟᱦᱟ ᱢᱤᱫᱴᱮᱡ ᱵᱟᱦᱟ ᱫᱟᱨᱮ ᱨᱮᱭᱟᱜ ᱜᱮ ᱟᱭᱢᱟ ᱨᱚᱠᱚᱢ ᱵᱟᱦᱟ ᱢᱮᱱᱟᱜᱼᱟ ᱯᱤᱝᱠ ᱢᱮᱱᱟᱜᱼᱟ ᱦᱳᱣᱟᱭᱤᱴ ᱦᱚᱸ ᱢᱮᱱᱟᱜᱼᱟ

ᱱᱚᱜᱼᱚᱭ ᱱᱚᱜᱼᱚ ᱱᱚᱝᱠᱟᱛᱮ ᱩᱰᱩᱠ ᱦᱩᱭᱱᱟ ᱜᱟᱛᱮ ᱠᱚ ᱟᱨ ᱯᱟᱨᱠ ᱨᱮᱭᱟᱜ ᱧᱩᱛᱩᱢ ᱫᱚ ᱠᱟᱱᱟ ᱥᱤᱴᱤ ᱯᱟᱨᱠ ᱟᱯᱮ ᱧᱮᱞ ᱫᱟᱲᱮᱭᱟᱜᱼᱟ ᱥᱤᱴᱤ ᱯᱟᱨᱠ ᱧᱩᱛᱩᱢ ᱱᱚᱜᱼᱚᱭ ᱱᱤᱛᱚᱜ ᱫᱚ ᱩᱰᱩᱠ ᱱᱟᱞᱮ ᱟᱨ ᱱᱚᱜᱼᱚ ᱱᱚᱣᱟ ᱫᱚ ᱠᱟᱱᱟ ᱢᱮᱱ ᱨᱳᱰ ᱞᱮ ᱦᱮᱡ ᱮᱱᱟ ᱱᱚᱜᱼᱚᱭ ᱢᱮᱱ ᱨᱳᱰ ᱱᱩᱠᱩ ᱯᱮ ᱧᱮᱞ ᱫᱟᱲᱮ ᱠᱟᱱᱟ ᱪᱮᱬᱮ ᱪᱤᱯᱨᱩᱫ ᱠᱚ ᱟᱠᱚ ᱟᱯᱟᱱ ᱟᱹᱯᱤᱱᱟᱜ ᱯᱤᱸᱰᱟᱹ ᱛᱮᱠᱚ ᱨᱩᱣᱟᱹᱲ ᱦᱤᱡᱩᱜ ᱠᱟᱱᱟ ᱩᱱᱠᱩ ᱟᱸᱜᱟ ᱢᱟᱨᱥᱟᱞ ᱞᱮᱱ ᱥᱮᱛᱟᱜ ᱮᱱᱟ ᱪᱮᱬᱮ ᱪᱤᱯᱨᱩᱫ ᱠᱚ ᱩᱰᱟᱹᱣᱮᱱ ᱰᱤᱸᱰᱟᱹ ᱠᱷᱚᱡ ᱥᱤᱧ ᱪᱟᱸᱫᱚᱭ ᱦᱟᱹᱥᱩᱨᱮᱱ ᱧᱤᱫᱟᱹ ᱪᱟᱸᱫᱚᱭ ᱨᱟᱠᱟᱵ ᱮᱱ ᱪᱮᱬᱮ ᱪᱤᱯᱨᱩᱫ ᱠᱚ ᱨᱩᱣᱟᱹᱲ ᱦᱤᱡᱩᱜ ᱠᱟᱱ ᱟᱠᱚᱣᱟᱜ ᱰᱤᱸᱰᱟᱹ ᱛᱮ᱾ ᱪᱮᱨᱚ ᱵᱮᱨᱚᱜ ᱠᱟᱱ ᱠᱚ ᱠᱚ ᱟᱠᱚᱣᱟᱜ ᱴᱷᱟᱹᱭ ᱨᱮ ᱜᱤᱛᱤᱡᱚᱜ ᱞᱟᱹᱜᱤᱫ ᱨᱚᱲ ᱮᱫᱟ ᱠᱚ ᱞᱟᱸᱫᱟ ᱮᱫᱟ ᱠᱚ ᱤᱥᱚᱨ ᱵᱟᱵᱟ ᱠᱚ ᱥᱟᱨᱦᱟᱣ᱾ ᱠᱟᱱᱟ ᱟᱨ ᱱᱚᱜᱼᱚᱭ ᱯᱮ ᱧᱮᱞ ᱫᱟᱲᱮᱭᱟᱜ ᱠᱟᱱᱟ ᱨᱳᱰ ᱟᱲᱮ ᱟᱲᱮ ᱛᱮ ᱞᱟᱭᱤᱴ ᱠᱚ ᱟᱹᱰᱤ ᱢᱚᱡᱽ ᱡᱩᱞᱩᱜ ᱠᱟᱱᱟ ᱟᱹᱰᱤ ᱪᱮᱨᱦᱟ ᱥᱤᱱ ᱧᱮᱞᱚᱜ ᱠᱟᱱᱟ ᱨᱳᱰ ᱨᱮᱭᱟᱜ ᱦᱟᱱᱮ ᱟᱹᱰᱤ ᱢᱚᱡᱽ᱾

ᱠᱚᱢᱮᱱᱴ ᱯᱮ ᱞᱟᱭᱤᱠ ᱯᱮ ᱟᱨ ᱥᱮᱭᱟᱨ ᱛᱟᱵᱚᱱ ᱯᱮ ᱡᱚᱛᱚ ᱠᱚ ᱡᱚᱦᱟᱨ